ᱛᱤᱛᱮ ᱵᱮᱱᱟᱣᱟᱜ ᱡᱤᱱᱤᱥ ᱠᱚᱜᱮ ᱱᱚᱣᱟ ᱡᱟᱭᱜᱟ ᱨᱮᱫᱚ ᱧᱟᱢᱚᱜ ᱠᱟᱱᱟ ᱵᱮᱥᱤ ᱢᱮᱥᱤᱱᱟᱨᱤ ᱡᱤᱱᱤᱥ ᱠᱚᱫᱚ ᱵᱟᱹᱱᱩᱜᱼᱟ ᱠᱟᱨᱠᱷᱟᱱᱟ ᱨᱮᱱᱟᱜ ᱡᱤᱱᱤᱥ ᱠᱚᱫᱚ ᱵᱟᱹᱱᱩᱜᱼᱟ ᱛᱤ ᱛᱮᱜᱮ ᱠᱩᱲᱤ ᱦᱚᱯᱚᱱ ᱠᱚᱲᱟ ᱦᱚᱯᱚᱱ ᱵᱟ ᱡᱟᱦᱟᱸᱭ ᱦᱮᱱᱰᱤᱠᱮᱯ ᱢᱟᱱᱮ ᱡᱟᱦᱟᱸᱭ ᱠᱚ ᱛᱤ ᱡᱟᱸᱜᱟ ᱠᱚᱨᱛᱮ ᱠᱚ ᱠᱷᱟᱴᱚ ᱜᱮᱭᱟ ᱩᱱᱠᱩ ᱠᱚᱣᱟᱜ ᱡᱤᱱᱤᱥ ᱠᱚ ᱱᱚᱰᱮ ᱠᱚ ᱟᱹᱠᱷᱨᱤᱧ ᱮᱫᱟ ᱯᱚᱥᱪᱤᱢ ᱵᱚᱝᱜᱚ ᱥᱚᱨᱠᱟᱨ ᱮ ᱵᱮᱵᱚᱥᱛᱷᱟ ᱯᱚᱱᱟ ᱟᱠᱟᱫᱼᱟ ᱪᱮᱫᱟᱜ ᱡᱮ ᱱᱚᱣᱟ ᱡᱟᱭᱜᱟ ᱫᱚ ᱟᱹᱰᱤ ᱢᱚᱡᱽ ᱡᱟᱭᱜᱟ ᱠᱟᱱᱟ ᱯᱨᱚᱛᱮᱠ ᱥᱮᱨᱢᱟ ᱦᱩᱭᱩᱜ ᱜᱮᱭᱟ ᱥᱨᱤᱥᱴᱤ ᱥᱤᱵ ᱢᱮᱞᱟ ᱱᱚᱣᱟ ᱫᱚ ᱯᱚᱥᱪᱤᱢ ᱵᱚᱝᱜᱚ ᱥᱚᱨᱠᱟᱨᱟᱜ ᱛᱮᱥᱟᱨ ᱥᱮᱨᱢᱟ ᱨᱮᱱᱟᱜ ᱢᱮᱞᱟ ᱱᱚᱣᱟ ᱡᱟᱭᱜᱟ ᱠᱚᱫᱚ ᱵᱚᱱ ᱧᱮᱞᱮᱜᱼᱟ ᱛᱚ ᱱᱚᱣᱟ ᱢᱮᱞᱟ ᱵᱷᱤᱛᱤᱨ ᱨᱮᱱᱟᱜ ᱵᱷᱚᱭᱮᱥ ᱵᱟᱹᱞᱤᱧ ᱟᱲᱟᱜᱮᱫᱟ ᱮᱭ ᱠᱟᱨᱚᱱ ᱛᱮ ᱱᱚᱰᱮ ᱫᱚ ᱠᱚᱯᱤᱨᱟᱭᱤᱴ ᱨᱮᱱᱟᱜ ᱢᱮᱴᱟᱨ ᱢᱮᱱᱟᱜᱼᱟ ᱯᱨᱳᱜᱨᱟᱢ ᱪᱟᱞᱟᱜ ᱠᱟᱱᱟ ᱛᱟᱭᱚᱢ ᱥᱮᱫ ᱨᱮ ᱡᱷᱚᱛᱚ ᱠᱮᱥᱮᱴ ᱥᱤᱝᱜᱟᱨ ᱠᱚ ᱦᱮᱡ ᱟᱠᱟᱱᱟ ᱱᱚᱣᱟ ᱫᱚ ᱦᱩᱭᱩᱜ ᱠᱟᱱᱟ ᱠᱟᱹᱨᱤᱜᱚᱨᱤ ᱦᱟᱴ ᱠᱟᱹᱨᱤᱜᱚᱨᱤ ᱦᱟᱴ ᱢᱟᱱᱮ ᱡᱟᱦᱟᱸ ᱠᱚ ᱛᱤ ᱛᱮᱠᱚ ᱵᱮᱱᱟᱣᱟ ᱚᱱᱠᱟᱱᱟᱜ ᱡᱤᱱᱤᱥ ᱠᱚᱜᱮ ᱱᱚᱰᱮ ᱠᱚ ᱫᱚᱦᱚ ᱟᱠᱟᱫᱟ ᱫᱷᱚᱨᱚ ᱪᱟᱫᱚᱨ ᱠᱷᱚᱱ ᱵᱮᱰᱥᱤᱴ ᱠᱷᱚᱱ ᱟᱨ ᱮᱢᱟᱱ ᱛᱮᱭᱟᱜ ᱡᱤᱱᱤᱥ ᱠᱚ ᱚᱱᱟ ᱠᱚᱨᱮ ᱠᱚ ᱠᱟᱨᱩᱠᱟᱨᱡᱚ ᱠᱟᱣᱟ ᱚᱱᱟ ᱠᱚᱨᱮ ᱠᱚ ᱥᱤᱞᱟᱹᱭ ᱠᱟᱣᱟ ᱠᱩᱲᱤ ᱦᱚᱯᱚᱱ ᱡᱟᱦᱟᱸᱭ ᱠᱚ ᱫᱩᱲᱩᱵ ᱠᱟᱱ ᱫᱚ ᱱᱩᱠᱩ ᱫᱩᱲᱩᱵ ᱫᱩᱲᱩᱵ ᱱᱚᱰᱮ ᱦᱚᱸᱠᱚ ᱵᱮᱱᱟᱣ ᱡᱟᱣᱨᱟᱭᱮᱫᱼᱟ ᱱᱚᱣᱟ ᱵᱚᱱ ᱧᱮᱞᱮᱫᱼᱟ ᱱᱚᱰᱮ ᱯᱨᱳᱜᱨᱟᱢ ᱦᱩᱭᱩᱜ ᱠᱟᱱᱟ ᱯᱨᱳᱜᱨᱟᱢ ᱨᱮᱱᱟᱜ ᱢᱚᱧᱪᱚ ᱱᱚᱣᱟ ᱢᱚᱧᱪᱚᱧ ᱫᱮᱠᱷᱟᱣ ᱟᱵᱚᱱ ᱠᱟᱱᱟ ᱱᱤᱛ ᱜᱮ ᱢᱤᱫᱴᱟᱝ ᱥᱮᱨᱮᱧ ᱦᱩᱭ ᱜᱚᱫ ᱟᱠᱟᱱᱟ ᱟᱨ ᱱᱚᱣᱟ ᱥᱮᱨᱮᱧ ᱫᱚ ᱵᱟᱝ ᱟᱲᱟᱜᱚᱜ ᱠᱟᱱᱟ ᱪᱮᱫᱟᱜ ᱵᱟᱝᱢᱟ ᱱᱚᱣᱟ ᱠᱚ ᱱᱩᱠᱩ ᱡᱟᱦᱟᱸ ᱥᱤᱝᱜᱟᱨ ᱠᱚᱠᱚ ᱦᱮᱡ ᱟᱠᱟᱱᱟ ᱱᱩᱠᱩ ᱫᱚ ᱦᱩᱭᱩᱜ ᱠᱟᱱᱟ ᱠᱚ ᱡᱷᱚᱛᱚ ᱜᱮ ᱠᱮᱥᱮᱴ ᱥᱤᱝᱜᱟᱨ ᱠᱟᱱᱟ ᱠᱚ ᱠᱮᱥᱮᱴ ᱨᱮᱱᱟᱜ ᱠᱚ ᱥᱮᱨᱮᱧ ᱠᱷᱟᱹᱛᱤᱨ ᱟᱲᱟᱜ ᱵᱟᱝ ᱜᱟᱱᱚᱜ ᱠᱟᱱᱟ ᱱᱚᱣᱟ ᱡᱟᱭᱜᱟ ᱨᱮᱵᱚᱱ ᱧᱮᱞᱮᱜᱼᱟ ᱱᱚᱣᱟ ᱫᱚ ᱡᱷᱚᱛᱚ ᱮᱠᱷᱮᱱ ᱛᱤ ᱛᱮ ᱵᱮᱱᱟᱣᱟᱜ ᱡᱤᱱᱤᱥ ᱪᱩᱲᱤᱫᱟᱨ ᱠᱷᱚᱱ ᱮᱦᱚᱵ ᱠᱟᱛᱮ ᱡᱟᱦᱟᱸ ᱜᱮ ᱡᱤᱱᱤᱥ ᱱᱚᱰᱮ ᱵᱚᱱ ᱧᱮᱞ ᱫᱚ ᱱᱩᱠᱩ ᱫᱚ ᱠᱤᱱᱛᱩ ᱠᱩᱲᱤ ᱦᱚᱯᱚᱱ ᱚᱲᱟᱜ ᱨᱮ ᱟᱠᱚ ᱜᱨᱩᱯ ᱠᱟᱛᱮ ᱠᱚ ᱵᱮᱱᱟᱣ ᱟᱠᱟᱫᱟ ᱛᱚ ᱢᱩᱪᱟᱹᱫ ᱫᱷᱟᱹᱨᱤᱡ ᱵᱚᱱ ᱛᱟᱦᱮᱱ ᱢᱟ ᱟᱹᱰᱤ ᱟᱢᱫᱟ ᱡᱤᱱᱤᱥ ᱧᱮᱞ ᱡᱚᱝ ᱞᱮᱠᱟᱱᱟᱜ ᱡᱤᱱᱤᱥ ᱡᱟᱦᱟᱸ ᱫᱚ ᱮᱢᱱᱤ ᱢᱮᱞᱟ ᱨᱮᱫᱚ ᱵᱟᱵᱚᱱ ᱧᱟᱢᱟ ᱱᱚᱣᱟ ᱫᱚ ᱠᱟᱨᱚᱱ ᱩᱛᱛᱚᱨ ᱯᱨᱚᱫᱮᱥ ᱠᱷᱚᱱ ᱵᱤᱦᱟᱨ ᱠᱷᱚᱱ ᱟᱥᱟᱢ ᱠᱷᱚᱱ ᱡᱷᱟᱲᱠᱷᱚᱸᱰ ᱠᱷᱚᱱ ᱟᱨ ᱥᱟᱣᱩᱛᱷ ᱤᱱᱰᱤᱭᱟ ᱠᱷᱚᱱ ᱡᱷᱚᱛᱚ ᱡᱟᱭᱜᱟ ᱠᱷᱚᱱ ᱜᱮ ᱱᱚᱣᱟ ᱡᱤᱱᱤᱥ ᱠᱚᱫᱚ ᱠᱚ ᱟᱹᱜᱩ ᱠᱟᱜᱼᱟ ᱩᱲᱤᱥᱥᱟ ᱠᱚᱨᱮ ᱠᱷᱚᱱ ᱠᱚ ᱟᱹᱜᱩ ᱠᱟᱜᱼᱟ ᱟᱠᱚᱣᱟᱜ ᱥᱮᱨᱟ ᱡᱟᱦᱟᱸ ᱡᱤᱱᱤᱥ ᱚᱱᱟ ᱠᱚᱜᱮ ᱱᱚᱰᱮ ᱵᱚᱱ ᱧᱮᱞ ᱧᱟᱢᱟ ᱵᱟᱹᱭ ᱵᱟᱹᱭᱛᱮ ᱧᱮᱞ ᱛᱟᱵᱚᱱ ᱯᱮ ᱵᱮᱜᱽ ᱠᱚ ᱢᱮᱱᱟᱜᱼᱟ ᱪᱟᱫᱚᱨ ᱠᱚ ᱢᱮᱱᱟᱜᱼᱟ ᱵᱮᱰᱥᱤᱴ ᱠᱚ ᱢᱮᱱᱟᱜᱼᱟ ᱟᱨ ᱛᱤᱛᱮ ᱵᱮᱱᱟᱣᱟᱜ ᱵᱮᱜᱽ ᱠᱚ ᱵᱮᱥᱤᱨ ᱵᱷᱟᱜᱽ ᱢᱮᱱᱟᱜᱼᱟ ᱱᱚᱰᱮ ᱛᱤᱛᱮ ᱵᱮᱱᱟᱣᱟᱜ ᱫᱷᱩᱯ ᱠᱚ ᱢᱮᱱᱟᱜᱼᱟ ᱟᱨ ᱥᱚᱵᱪᱮ ᱢᱟᱨᱟᱝ ᱠᱟᱛᱷᱟ ᱠᱟᱴ ᱨᱮᱱᱟᱜ ᱡᱤᱱᱤᱥ ᱱᱚᱜᱼᱚᱭ ᱵᱚᱱ ᱧᱮᱞᱮᱫᱟ ᱱᱚᱣᱟ ᱨᱮᱱᱟᱜ ᱫᱟᱢ ᱡᱟᱦᱟᱸ ᱮᱢᱱᱤ ᱮᱢᱱᱤ ᱥᱴᱤᱞ ᱠᱚᱨᱮᱱᱟᱜ ᱡᱤᱱᱤᱥ ᱠᱷᱚᱱ ᱦᱚᱸ ᱫᱟᱢ ᱜᱮᱭᱟ ᱪᱮᱫᱟᱜ ᱵᱟᱝᱢᱟ ᱱᱚᱰᱮ ᱫᱚ ᱟᱹᱰᱤ ᱜᱟᱱ ᱢᱚᱡᱩᱨᱤ ᱞᱟᱜᱟᱣ ᱟᱠᱟᱱᱟ ᱧᱮᱞ ᱧᱟᱢᱮᱜᱼᱟ ᱵᱚᱱ ᱪᱩᱲᱤᱫᱟᱨ ᱠᱚ ᱱᱚᱜᱼᱚᱭ ᱥᱨᱤᱥᱴᱤ ᱥᱮ ᱢᱮᱞᱟ ᱨᱮᱱᱟᱜ ᱱᱤᱭᱟᱹ ᱜᱮ ᱢᱟᱱᱮ ᱵᱮᱥ ᱡᱤᱱᱤᱥ ᱠᱟᱱ ᱫᱚ ᱱᱚᱣᱟ ᱠᱚᱫᱚ ᱡᱷᱚᱛᱚ ᱡᱟᱦᱟᱱᱟᱜ ᱠᱟᱹᱨᱤᱜᱚᱨᱤ ᱡᱤᱱᱤᱥ ᱚᱱᱟ ᱠᱟᱨᱠᱷᱟᱱᱟ ᱠᱚᱨᱮ ᱫᱚ ᱵᱟᱠᱚ ᱵᱮᱱᱟᱣ ᱠᱟᱜᱼᱟ ᱱᱚᱣᱟ ᱫᱚ ᱛᱤ ᱛᱮᱜᱮ ᱵᱮᱱᱟᱣᱟᱜ ᱡᱤᱱᱤᱥ ᱠᱟᱱᱟ ᱱᱚᱜᱼᱚᱭ ᱱᱚᱣᱟ ᱢᱤᱫᱴᱟᱝ ᱵᱷᱟᱜᱮ ᱡᱤᱱᱤᱥᱤᱧ ᱧᱮᱞᱟᱵᱚᱱ ᱠᱟᱱᱟ ᱡᱟᱦᱟᱸ ᱫᱟᱜ ᱫᱚ ᱛᱤ ᱛᱮ ᱠᱷᱚᱫᱟᱭ ᱠᱟᱛᱮ ᱱᱚᱣᱟ ᱠᱚᱠᱚ ᱵᱮᱱᱟᱣ ᱠᱟᱜᱼᱟ ᱱᱚᱣᱟ ᱠᱚᱨᱮᱱᱟᱜ ᱫᱟᱢ ᱫᱚ ᱟᱹᱰᱤ ᱡᱟᱹᱥᱛᱤ ᱜᱮ ᱨᱮᱦᱚᱸ ᱡᱟᱦᱟᱸᱭ ᱠᱚ ᱱᱚᱣᱟ ᱨᱮᱱᱟᱜ ᱢᱩᱞᱞᱚ ᱵᱚᱱ ᱵᱩᱡᱷᱟᱹᱣ ᱩᱱᱠᱩ ᱫᱚ ᱠᱤᱱᱛᱩ ᱟᱹᱰᱤ ᱵᱮᱥ ᱵᱚᱱ ᱵᱩᱡᱷᱟᱹᱣ ᱱᱚᱣᱟ ᱫᱚ ᱚᱲᱟᱜ ᱨᱮ ᱫᱚᱦᱚ ᱞᱮᱠᱷᱟᱱ ᱡᱷᱚᱛᱚ ᱦᱚᱲ ᱜᱮ ᱱᱚᱣᱟ ᱵᱟᱵᱚᱛ ᱠᱚ ᱠᱩᱞᱤ ᱵᱚᱱᱟ ᱪᱮᱫᱟᱜ ᱵᱟᱝᱢᱟ ᱱᱚᱣᱟ ᱫᱚ ᱟᱹᱰᱤ ᱥᱯᱮᱥᱟᱞ ᱵᱷᱟᱵᱛᱮ ᱟᱹᱰᱤ ᱡᱚᱛᱱᱚ ᱠᱟᱛᱮ ᱟᱹᱰᱤ ᱫᱤᱱ ᱫᱷᱚᱨᱮ ᱠᱚ ᱵᱮᱱᱟᱣ ᱟᱠᱟᱫ ᱱᱚᱣᱟ ᱪᱟᱫᱚᱨ ᱠᱚ ᱪᱩᱲᱤᱫᱟᱨ ᱠᱚᱨᱮ ᱥᱮ ᱦᱚᱨᱚᱜ ᱡᱤᱱᱤᱥ ᱠᱚᱨᱮ ᱡᱟᱦᱟᱸ ᱰᱤᱡᱟᱭᱤᱱ ᱠᱚ ᱵᱮᱱᱟᱣ ᱠᱟᱜ ᱚᱱᱟ ᱫᱚ ᱡᱷᱚᱛᱚ ᱛᱤ ᱛᱮ ᱯᱷᱮᱵᱨᱤᱠ ᱠᱟᱞᱟᱨ ᱛᱮ ᱟᱪᱪᱷᱟ ᱱᱚᱰᱮ ᱪᱟᱴᱱᱤ ᱦᱚᱸ ᱵᱚᱱ ᱡᱟᱦᱟᱸᱭ ᱵᱚᱱ ᱦᱟᱛᱟᱣ ᱠᱷᱟᱱ ᱫᱚ ᱪᱟᱴᱱᱤ ᱦᱚᱸ ᱧᱟᱢᱚᱜ ᱠᱟᱱᱟ ᱟᱨ ᱢᱟᱫ ᱨᱮᱱᱟᱜ ᱡᱤᱱᱤᱥ ᱠᱚᱦᱚᱸ ᱧᱟᱢᱚᱜ ᱠᱟᱱᱟ ᱟᱨ ᱡᱟᱦᱟᱸ ᱠᱚᱫᱚ ᱯᱟᱯᱚᱥ ᱟᱨ ᱪᱩᱲᱤᱫᱟᱨ ᱵᱮᱰᱥᱤᱴ ᱟᱨ ᱠᱩᱲᱤ ᱦᱚᱯᱚᱱᱟᱜ ᱦᱚᱨᱚᱜ ᱛᱮᱭᱟᱜ ᱡᱤᱱᱤᱥ ᱫᱚ ᱱᱚᱰᱮ ᱮᱠᱫᱚᱢ ᱯᱮᱨᱮᱡ ᱪᱟᱵᱟ ᱟᱠᱟᱱᱟ ᱤᱧ ᱢᱤᱫ ᱫᱷᱟᱨᱮ ᱛᱤᱧ ᱵᱚᱞᱚᱱ ᱠᱟᱱᱟ ᱟᱨ ᱢᱤᱫ ᱫᱷᱟᱨᱮ ᱛᱤᱧ ᱩᱰᱩᱠ ᱠᱟᱱᱟ ᱵᱟᱹᱧ ᱴᱷᱤᱠ ᱫᱟᱲᱮᱭᱟᱜ ᱠᱟᱱᱟ ᱛᱤᱱᱟᱹᱜ ᱜᱚᱞᱤ ᱢᱮᱱᱟᱜᱼᱟ ᱢᱚᱴᱟᱢᱩᱴᱤ ᱥᱚᱨᱵᱚᱢᱳᱴ ᱡᱟᱨᱟ ᱡᱟᱦᱟᱸ ᱟᱭ ᱩᱢᱟᱹᱱ ᱠᱟᱛᱮᱧ ᱧᱮᱞ ᱟᱠᱟᱫᱟ ᱯᱚᱱᱭᱟ ᱥᱮ ᱢᱚᱬᱮ ᱜᱚᱴᱟᱝ ᱜᱚᱞᱤ ᱢᱮᱱᱟᱜᱼᱟ ᱟᱨ ᱦᱟᱱᱛᱮ ᱱᱟᱛᱮ ᱟᱹᱪᱩᱨᱚᱜ ᱛᱮ ᱯᱨᱟᱭ ᱜᱷᱚᱱᱴᱟ ᱠᱷᱟᱱᱮᱠ ᱜᱮ ᱞᱟᱜᱟᱜᱼᱟ ᱥᱮᱛᱟᱜ ᱱᱚᱴᱟ ᱠᱷᱚᱱ ᱧᱤᱫᱟᱹ ᱱᱚᱴᱟ ᱫᱷᱟᱹᱵᱤᱡ ᱢᱮᱞᱟ ᱫᱚ ᱛᱟᱦᱮᱱ ᱠᱟᱱᱟ ᱡᱟᱦᱟᱸ ᱜᱮᱯᱮ ᱦᱤᱡᱩᱜᱼᱟ ᱞᱳᱠᱮᱥᱚᱱ ᱫᱚ ᱦᱩᱭᱩᱜ ᱠᱟᱱᱟ ᱯᱚᱥᱪᱤᱢ ᱢᱮᱫᱽᱱᱤᱯᱩᱨ ᱡᱮᱞᱟ ᱨᱮ ᱵᱟᱥ ᱥᱴᱮᱱᱰ ᱠᱷᱚᱱ ᱱᱚᱛᱮ ᱯᱩᱨᱩᱵ ᱱᱟᱠᱷᱟ ᱯᱨᱟᱭ ᱢᱤᱫ ᱠᱤᱞᱳᱢᱤᱴᱟᱨ ᱠᱟᱪᱷᱟ ᱠᱟᱪᱷᱤ ᱵᱟᱝ ᱨᱮᱦᱚᱸ ᱢᱚᱴᱟᱢᱩᱴᱤ ᱟᱨᱚ ᱠᱟᱹᱡ ᱥᱩᱨ ᱧᱚᱜ ᱨᱮᱜᱮ ᱴᱳᱴᱳ ᱛᱮ ᱥᱮᱱ ᱜᱟᱱᱚᱜᱼᱟ ᱥᱨᱤᱥᱴᱤ ᱥᱮ ᱢᱮᱞᱟ ᱱᱚᱰᱮ ᱫᱚ ᱥᱮᱛᱟᱜ ᱱᱚᱴᱟ ᱠᱷᱚᱱ ᱜᱮ ᱟᱭᱩᱵ ᱫᱚᱥ ᱱᱚᱴᱟ ᱫᱷᱟᱹᱨᱤᱡ ᱱᱚᱰᱮ ᱱᱚᱜᱼᱚᱭ ᱛᱟᱨᱟ ᱞᱚᱢᱯᱷᱚ ᱠᱚ ᱢᱮᱱᱟᱜᱼᱟ ᱟᱨ ᱡᱟᱦᱟᱸ ᱜᱮ ᱟᱵᱚ ᱚᱲᱟᱜ ᱠᱚᱨᱮ ᱵᱚᱱ ᱵᱮᱵᱚᱦᱟᱨᱟ ᱡᱷᱚᱛᱚ ᱨᱮ ᱠᱤᱱᱛᱩ ᱱᱚᱠᱥᱟ ᱠᱟᱨᱩᱠᱟᱨᱡᱚ ᱢᱮᱱᱟᱜ ᱟᱹᱰᱤ ᱢᱚᱡᱽ ᱢᱚᱡᱽ ᱠᱚ ᱠᱚᱨᱟᱣ ᱠᱟᱫᱟ ᱱᱚᱣᱟ ᱜᱮ ᱦᱩᱭᱩᱜ ᱠᱟᱱᱟ ᱟᱹᱰᱤ ᱢᱚᱡᱽ ᱡᱤᱱᱤᱥ ᱟᱨ ᱥᱚᱵᱪᱮ ᱢᱟᱨᱟᱝ ᱡᱤᱱᱤᱥ ᱦᱩᱭᱩᱜ ᱠᱟᱱᱟ ᱛᱟᱞᱮ ᱨᱮᱱᱟᱜ ᱥᱟᱠᱟᱢ ᱛᱮ ᱡᱮ ᱱᱩᱱᱟᱹᱜ ᱵᱷᱟᱹᱜᱤ ᱵᱟᱦᱟ ᱠᱚ ᱵᱮᱱᱟᱣᱟ ᱱᱚᱣᱟ ᱫᱚ ᱯᱨᱚᱛᱷᱚᱢ ᱫᱚᱣᱟᱨᱤᱧ ᱧᱮᱞᱟ ᱱᱚᱜᱼᱚᱭ ᱤᱧ ᱩᱫᱩᱜ ᱟᱵᱚᱱ ᱠᱟᱱᱟ ᱱᱚᱣᱟ ᱫᱚ ᱠᱤᱱᱛᱩ ᱮᱠᱷᱮᱱ ᱛᱟᱞᱮ ᱟᱨ ᱢᱟᱫ ᱛᱮᱠᱚ ᱵᱮᱱᱟᱣ ᱟᱠᱟᱫᱼᱟ ᱛᱟᱞᱮ ᱥᱟᱠᱟᱢ ᱟᱨ ᱢᱟᱫ ᱛᱮ ᱜᱳᱞᱟᱯ ᱵᱟᱦᱟ ᱠᱷᱚᱱ ᱮᱦᱚᱵ ᱠᱟᱛᱮ ᱡᱟᱦᱟᱱ ᱵᱟᱦᱟ ᱜᱮ ᱱᱚᱣᱟ ᱫᱚ ᱛᱟᱞᱮ ᱨᱮᱱᱟᱜ ᱡᱤᱱᱤᱥ ᱠᱚ ᱵᱮᱱᱟᱣ ᱟᱠᱟᱫᱼᱟ ᱠᱤᱛᱟᱹ ᱟᱨ ᱛᱟᱞᱮ ᱛᱮ ᱡᱮ ᱱᱩᱱᱟᱹᱜ ᱵᱮᱥ ᱡᱤᱱᱤᱥ ᱦᱩᱭᱩᱜᱼᱟ ᱱᱚᱣᱟ ᱫᱚ ᱧᱮᱞ ᱯᱮ ᱱᱚᱣᱟ ᱢᱮᱞᱟ ᱨᱮ ᱟᱨ ᱤᱫᱤ ᱛᱟᱵᱚᱱ ᱯᱮ

ᱦᱳᱥᱴᱮᱞ ᱢᱮᱱᱟᱜ ᱠᱟᱜ ᱚᱸᱰᱮ ᱠᱚ ᱛᱟᱦᱮᱱᱟ ᱡᱟᱦᱟᱸᱭ ᱥᱟᱞᱟᱜ ᱤᱧ ᱨᱚᱯᱚᱲ ᱟᱠᱟᱱ ᱫᱚ ᱩᱱᱠᱩ ᱠᱚ ᱢᱮᱱ ᱠᱮᱫᱟ ᱡᱮ ᱧᱤᱫᱟᱹ ᱵᱮᱲᱟ ᱫᱚ ᱱᱚᱴᱟ ᱯᱚᱨ ᱫᱚ ᱦᱟᱸᱰᱮ ᱜᱮ ᱟᱨ ᱡᱚᱢᱟᱜ ᱧᱩᱣᱟᱜ ᱫᱚ ᱱᱚᱰᱮ ᱥᱚᱨᱠᱟᱨ ᱠᱷᱚᱱ ᱜᱮᱠᱚ ᱮᱢᱟ ᱠᱚ ᱟᱨ ᱱᱚᱜᱼᱚᱭ ᱧᱮᱞ ᱛᱟᱵᱚᱱ ᱯᱮ ᱟᱹᱰᱤ ᱢᱚᱡᱟ ᱱᱚᱣᱟ ᱦᱩᱭᱩᱜ ᱠᱟᱱᱟ ᱢᱟᱫ ᱨᱮᱱᱟᱜ ᱡᱤᱱᱤᱥ ᱱᱚᱣᱟ ᱨᱮᱱᱟᱜ ᱫᱟᱢ ᱫᱚ ᱠᱤᱱᱛᱩ ᱞᱟᱹᱭᱟᱫᱤᱧᱟ ᱠᱚ ᱟᱹᱰᱤ ᱡᱟᱹᱥᱛᱤ ᱢᱟᱱᱮ ᱯᱟᱸᱪᱥᱚ ᱠᱷᱚᱱ ᱮᱦᱚᱵ ᱠᱟᱛᱮ ᱯᱟᱸᱪ ᱦᱟᱡᱟᱨ ᱫᱚᱥ ᱦᱟᱡᱟᱨ ᱵᱟᱨᱚ ᱦᱟᱡᱟᱨ ᱫᱷᱟᱹᱨᱤᱡ ᱡᱤᱱᱤᱥ ᱱᱚᱰᱮ ᱠᱚ ᱫᱚᱦᱚ ᱟᱠᱟᱫᱼᱟ ᱠᱤᱱᱛᱩ ᱱᱚᱣᱟ ᱡᱤᱱᱤᱥ ᱫᱚ ᱡᱷᱚᱛᱚ ᱡᱟᱭᱜᱟ ᱨᱮᱫᱚ ᱵᱟᱵᱚᱱ ᱧᱟᱢᱟ ᱚᱱᱟᱛᱮ ᱱᱚᱰᱮᱱᱟᱜ ᱡᱟᱦᱟᱸ ᱠᱟᱞᱮᱠᱥᱚᱱ ᱱᱚᱣᱟ ᱫᱚ ᱥᱨᱤᱥᱴᱤ ᱥᱤᱵ ᱢᱮᱞᱟ ᱠᱷᱚᱱ ᱜᱮ ᱤᱫᱤ ᱛᱟᱵᱚᱱ ᱯᱮ ᱪᱮᱫᱟᱜ ᱵᱟᱝᱢᱟ ᱱᱩᱠᱩ ᱫᱚ ᱫᱤᱥᱚᱢ ᱠᱷᱚᱱ ᱫᱤᱥᱚᱢ ᱠᱚ ᱫᱟᱬᱟᱱ ᱠᱟᱱᱟ ᱱᱚᱜᱼᱚ ᱱᱚᱝᱠᱟᱱᱟᱜ ᱢᱮᱞᱟ ᱨᱮ ᱡᱟᱦᱟᱸᱴᱟᱜ ᱫᱚ ᱥᱚᱨᱠᱟᱨᱮ ᱵᱮᱵᱚᱥᱛᱟ ᱟᱠᱟᱫ ᱠᱚᱣᱟ ᱱᱩᱠᱩᱣᱟᱜ ᱥᱤᱠᱩᱨᱤᱴᱤ ᱠᱷᱟᱹᱛᱤᱨ ᱩᱱᱠᱩ ᱫᱚ ᱠᱩᱲᱤ ᱦᱚᱯᱚᱱ ᱮᱠᱷᱮᱱ ᱡᱷᱚᱛᱚ ᱦᱟᱸᱰᱮ ᱠᱷᱚᱱ ᱱᱟᱰᱮ ᱠᱷᱚᱱ ᱢᱟᱱᱮ ᱩᱛᱛᱚᱨ ᱯᱨᱚᱫᱮᱥ ᱵᱤᱦᱟᱨ ᱡᱷᱟᱲᱠᱷᱚᱸᱰ ᱛᱟᱨᱯᱚᱨᱮ ᱟᱥᱟᱢ ᱱᱚᱛᱮ ᱠᱚᱨᱮ ᱠᱷᱚᱱ ᱦᱚᱸ ᱡᱤᱱᱤᱥ ᱠᱚ ᱟᱹᱜᱩ ᱟᱠᱟᱫᱼᱟ ᱱᱚᱰᱮ ᱫᱚ ᱮᱴᱟᱜ ᱥᱴᱮᱴ ᱨᱮᱱᱟᱜ ᱡᱤᱱᱤᱥ ᱠᱚᱦᱚᱸ ᱱᱚᱰᱮ ᱧᱟᱢᱚᱜ ᱠᱟᱱᱟ ᱚᱠᱟ ᱞᱮᱠᱟ ᱠᱚ ᱦᱚᱨᱚᱜ ᱵᱟᱸᱫᱮᱭᱟ ᱚᱱᱠᱟᱱ ᱡᱤᱱᱤᱥ ᱠᱚ ᱱᱚᱰᱮ ᱠᱚ ᱟᱹᱜᱩ ᱟᱠᱟᱫᱼᱟ ᱟᱪᱪᱷᱟ ᱱᱚᱣᱟ ᱦᱩᱭᱩᱜ ᱠᱟᱱᱟ ᱥᱨᱤᱥᱴᱤ ᱥᱤ ᱢᱮᱞᱟ ᱨᱮᱱᱟᱜ ᱱᱚᱰᱮ ᱢᱟᱫᱩᱨ ᱠᱚ ᱟᱹᱰᱤ ᱜᱟᱱ ᱜᱮ ᱮᱢᱱᱤ ᱢᱟ ᱞᱳᱠᱟᱞ ᱠᱚᱨᱮ ᱵᱚᱱ ᱧᱟᱢᱟ ᱢᱮᱱᱠᱷᱟᱱ ᱱᱚᱰᱮ ᱠᱟᱹᱨᱤᱜᱚᱨᱤ ᱦᱟᱴ ᱨᱮ ᱡᱟᱦᱟᱸ ᱦᱟᱴ ᱢᱟᱱᱮ ᱪᱚ ᱟᱹᱰᱤ ᱟᱢᱫᱟ ᱠᱟᱹᱨᱤᱜᱚᱨᱤ ᱡᱤᱱᱤᱥ ᱠᱚ ᱵᱮᱱᱟᱣ ᱟᱠᱟᱫ ᱛᱮ ᱱᱚᱰᱮ ᱠᱚ ᱟᱹᱠᱷᱨᱤᱧ ᱮᱫᱟ ᱱᱚᱣᱟ ᱫᱚ ᱥᱩᱫᱷᱩ ᱟᱹᱠᱷᱨᱤᱧ ᱢᱚᱛᱚ ᱫᱚ ᱵᱟᱝ ᱧᱮᱞ ᱞᱟᱹᱜᱤᱫ ᱦᱚᱸ ᱧᱮᱞ ᱥᱮᱬᱟ ᱞᱟᱹᱜᱤᱫ ᱦᱚᱸ ᱟᱨ ᱚᱸᱰᱮ ᱫᱩᱲᱩᱵ ᱠᱟᱛᱮ ᱜᱮ ᱱᱩᱠᱩ ᱫᱚᱠᱚ ᱵᱮᱱᱟᱣ ᱡᱟᱵᱽᱨᱟᱭᱮᱫᱼᱟ ᱱᱚᱣᱟ ᱦᱩᱭᱩᱜ ᱠᱟᱱᱟ ᱥᱴᱮᱡ ᱨᱮᱱᱟᱜ ᱢᱮᱱ ᱡᱟᱭᱜᱟ ᱡᱟᱦᱟᱸ ᱠᱷᱚᱱ ᱯᱨᱳᱜᱨᱟᱢ ᱪᱟᱹᱞᱩ ᱠᱟᱱᱟ ᱟᱨ ᱱᱩᱭ ᱫᱚ ᱠᱮᱥᱮᱴ ᱥᱤᱝᱜᱟᱨ ᱮ ᱫᱮᱡ ᱟᱠᱟᱱᱟᱭ ᱵᱟᱝᱞᱟ ᱨᱤᱱᱤᱡ ᱛᱚ ᱩᱱᱤ ᱦᱟᱸᱜ ᱮ ᱯᱨᱳᱜᱨᱟᱢ ᱮᱫᱟᱭ ᱮᱦᱚᱵ ᱫᱚ ᱮᱱᱟᱝ ᱨᱮ ᱮᱦᱚᱵ ᱟᱠᱟᱫᱟᱭ ᱢᱤᱫᱴᱟᱝ ᱵᱟᱨᱭᱟ ᱥᱮᱨᱮᱧ ᱦᱩᱭ ᱠᱟᱱᱟ ᱤᱧᱟᱹᱜ ᱱᱚᱣᱟ ᱵᱷᱤᱰᱤᱭᱳ ᱵᱮᱱᱟᱣ ᱛᱩᱞᱩᱡ ᱫᱚ ᱟᱨ ᱱᱚᱣᱟ ᱥᱮᱨᱮᱧ ᱦᱚᱸ ᱪᱟᱞᱟᱜ ᱠᱟᱱᱟ ᱛᱚᱵᱮ ᱤᱧ ᱫᱚ ᱯᱩᱨᱟᱹ ᱥᱮᱨᱮᱧ ᱫᱚ ᱵᱟᱹᱧ ᱟᱸᱡᱚᱢ ᱦᱚᱪᱚᱭᱮᱫ ᱵᱚᱱᱟ ᱚᱱᱟᱛᱮ ᱵᱟᱦᱨᱮ ᱠᱷᱚᱱ ᱵᱷᱚᱭᱮᱥ ᱤᱧ ᱤᱧ ᱰᱟᱵᱤᱝ ᱮᱫᱟ ᱫᱚ ᱛᱟᱨᱟ ᱧᱮᱞ ᱛᱟᱵᱚᱱ ᱯᱮ ᱟᱨ ᱢᱩᱪᱟᱹᱫ ᱥᱮᱫ ᱨᱮ ᱡᱚᱡᱚᱢ ᱫᱷᱟᱨᱮ ᱨᱮ ᱦᱟᱱᱛᱮ ᱛᱟᱦᱮᱱ ᱠᱟᱱᱟ ᱜᱤᱫᱽᱨᱟᱹ ᱠᱚ ᱞᱟᱹᱜᱤᱫ ᱚᱸᱰᱮ ᱫᱚᱱ ᱵᱟᱲᱟ ᱞᱮᱱᱟ ᱡᱤᱱᱤᱥ ᱡᱟᱦᱟᱸᱴᱟᱜ ᱫᱚ ᱮᱠᱫᱚᱢ ᱯᱚᱭᱥᱟ ᱵᱟᱝ ᱞᱟᱜᱟᱜ ᱠᱟᱱᱟ ᱡᱟᱦᱟᱸᱭ ᱤᱪᱪᱷᱟ ᱠᱩᱥᱤ ᱜᱤᱫᱽᱨᱟᱹ ᱠᱚ ᱤᱫᱤ ᱠᱚᱣᱟ ᱚᱸᱰᱮ ᱠᱚ ᱫᱚᱱ ᱦᱚᱪᱚ ᱵᱟᱲᱟ ᱫᱟᱲᱮᱭᱟᱠᱚᱣᱟ ᱯᱚᱱᱭᱟ ᱢᱚᱬᱮ ᱜᱚᱴᱟᱝ ᱜᱚᱞᱤ ᱨᱮ ᱤᱧ ᱢᱟ ᱫᱚᱠᱟᱱ ᱨᱮ ᱫᱟᱬᱟ ᱫᱟᱬᱟ ᱛᱮ ᱤᱧ ᱞᱟᱸᱜᱟ ᱪᱟᱵᱟᱭᱮᱱᱟ ᱚᱱᱟᱛᱮ ᱱᱚᱛᱮ ᱫᱚ ᱮᱴᱟᱜ ᱜᱚᱞᱤ ᱠᱟᱱᱟ ᱟᱨ ᱟᱨ ᱥᱮᱫ ᱨᱮ ᱟᱨ ᱢᱤᱫ ᱥᱮᱫ ᱨᱮ ᱢᱮᱱᱟᱜᱼᱟ ᱡᱩᱫᱤ ᱫᱟᱬᱟ ᱫᱟᱬᱟ ᱛᱮᱢ ᱞᱟᱸᱜᱟᱜ ᱠᱟᱱ ᱠᱷᱟᱱ ᱫᱚ ᱡᱚᱢᱟᱜ ᱧᱩᱣᱟᱜ ᱨᱮᱱᱟᱜ ᱦᱚᱸ ᱵᱮᱵᱚᱥᱛᱷᱟ ᱢᱮᱱᱟᱜ ᱟᱠᱟᱫᱼᱟ ᱟᱨ ᱢᱤᱫ ᱥᱮᱫ ᱨᱮᱫᱚ ᱱᱚᱣᱟ ᱠᱚᱫᱚ ᱡᱷᱚᱛᱚ ᱠᱟᱴ ᱟᱨ ᱢᱟᱫ ᱛᱮᱠᱚ ᱵᱮᱱᱟᱣ ᱟᱠᱟᱫᱟ ᱦᱚᱲ ᱠᱚᱫᱚ ᱟᱹᱰᱤ ᱜᱟᱱ ᱠᱚ ᱠᱤᱨᱤᱧ ᱟᱠᱷᱨᱤᱧ ᱮᱫᱟ ᱡᱟᱦᱟᱸᱭ ᱠᱚᱣᱟᱜ ᱯᱩᱭᱥᱟᱹ ᱠᱚ ᱢᱮᱱᱟᱜᱼᱟ ᱥᱮ ᱱᱚᱝᱠᱟᱱ ᱡᱤᱱᱤᱥ ᱠᱚ ᱠᱩᱥᱤᱭᱟᱜᱼᱟ ᱚᱲᱟᱜ ᱨᱮᱠᱚ ᱫᱚᱦᱚ ᱠᱟᱜᱼᱟ ᱱᱚᱣᱟ ᱫᱚ ᱧᱮᱞ ᱡᱚᱝ ᱞᱮᱠᱟᱱᱟᱜ ᱡᱤᱱᱤᱥ

ᱟᱨ ᱱᱚᱣᱟ ᱫᱚ ᱢᱮᱫᱽᱱᱤᱯᱩᱨ ᱡᱮᱞᱟ ᱨᱮᱱᱟᱜ ᱜᱚᱴᱟ ᱡᱟᱭᱜᱟ ᱨᱮᱜᱮ ᱮᱰᱵᱷᱟᱨᱴᱟᱭᱤᱡᱽ ᱠᱚ ᱮᱢ ᱟᱠᱟᱫᱼᱟ ᱯᱨᱚᱛᱮᱠᱴᱟ ᱵᱞᱚᱠ ᱨᱮ ᱯᱨᱚᱛᱮᱠᱴᱟ ᱛᱷᱟᱱᱟ ᱨᱮ ᱯᱨᱚᱛᱮᱠᱴᱟ ᱦᱚᱨ ᱨᱮ ᱴᱷᱤᱠ ᱜᱮᱭᱟ ᱧᱮᱞ ᱟᱨ ᱧᱮᱞ ᱛᱮᱜᱮ ᱫᱚᱠᱟᱱ ᱪᱮᱛᱟᱱ ᱫᱚᱠᱟᱱ ᱥᱴᱚᱞ ᱱᱟᱢᱵᱟᱨ ᱠᱚ ᱵᱟᱹᱭᱥᱟᱹᱣ ᱠᱟᱫᱟ ᱪᱮᱫᱟᱜ ᱫᱤᱥᱚᱢ ᱟᱵᱚ ᱨᱟᱡᱽᱡᱚ ᱠᱷᱚᱱ ᱦᱚᱸ ᱵᱟᱦᱨᱮ ᱠᱷᱚᱱ ᱦᱚᱸ ᱦᱚᱲ ᱠᱚ ᱦᱮᱡ ᱟᱠᱟᱱᱟ ᱛᱚ ᱚᱱᱟᱛᱮ ᱯᱨᱚᱛᱮᱠᱴᱟ ᱡᱟᱭᱜᱟ ᱨᱮ ᱱᱟᱢᱵᱟᱨ ᱠᱚ ᱯᱷᱮᱞᱟᱣ ᱠᱟᱜᱼᱟ ᱚᱱᱟ ᱱᱟᱢᱵᱟᱨ ᱦᱚᱸ ᱦᱤᱥᱟᱹᱵ ᱛᱮᱜᱮ ᱦᱚᱸ ᱤᱧ ᱵᱟᱹᱧ ᱯᱩᱨᱟᱹᱣ ᱠᱟᱫᱟ ᱟᱨ ᱚᱠᱚᱭ ᱠᱚ ᱥᱴᱚᱞ ᱵᱟᱠᱚ ᱧᱟᱢ ᱠᱟᱫᱟ ᱩᱱᱠᱩ ᱫᱚ ᱞᱟᱛᱟᱨ ᱨᱮᱦᱚᱸ ᱠᱚ ᱫᱩᱲᱩᱵ ᱟᱠᱟᱱᱟ ᱟᱯᱮ ᱦᱚᱸ ᱡᱩᱫᱤ ᱡᱟᱦᱟᱱᱟᱜ ᱦᱟᱴᱟᱜ ᱠᱚ ᱴᱩᱯᱞᱟᱹᱜ ᱠᱚ ᱚᱱᱠᱟᱱ ᱰᱤᱡᱟᱭᱤᱱ ᱰᱤᱡᱟᱭᱤᱱ ᱠᱟᱛᱮ ᱯᱮ ᱟᱹᱜᱩ ᱫᱟᱲᱮᱭᱟᱜ ᱠᱷᱟᱱ ᱫᱚ ᱱᱚᱣᱟ ᱢᱮᱞᱟ ᱨᱮ ᱱᱚᱝᱠᱟ ᱯᱮ ᱫᱩᱲᱩᱵ ᱫᱟᱲᱮᱭᱟᱜᱼᱟ ᱟᱨ ᱚᱸᱰᱮ ᱢᱮᱱᱟᱜ ᱠᱚᱣᱟ ᱜᱚᱵᱷᱚᱨᱢᱮᱱᱴ ᱛᱚᱨᱚᱯᱷ ᱠᱷᱚᱱ ᱦᱚᱲ ᱩᱱᱠᱩ ᱫᱚ ᱱᱚᱣᱟ ᱥᱴᱚᱞ ᱠᱚ ᱟᱹᱰᱤ ᱵᱮᱥ ᱛᱮᱠᱚ ᱢᱮᱱᱴᱮᱱ ᱮᱫᱟ ᱟᱨ ᱚᱠᱚᱭ ᱠᱚ ᱥᱴᱚᱞ ᱵᱟᱠᱚ ᱧᱟᱢ ᱟᱠᱟᱫ ᱩᱱᱠᱩ ᱫᱚ ᱵᱟᱦᱨᱮ ᱨᱮ ᱴᱮᱵᱤᱞ ᱪᱮᱭᱟᱨ ᱵᱟᱹᱭᱥᱟᱹᱣ ᱠᱟᱛᱮ ᱦᱚᱸᱠᱚ ᱟᱹᱠᱷᱨᱤᱧ ᱫᱟᱲᱮᱭᱟᱜ ᱠᱟᱱᱟ ᱛᱚᱵᱮ ᱮᱠᱷᱮᱱ ᱛᱤ ᱛᱮ ᱡᱟᱦᱟᱸᱭ ᱫᱚ ᱵᱟᱠᱚ ᱨᱩᱣᱟᱹᱲ ᱠᱟᱱᱟ ᱡᱮ ᱡᱟᱦᱟᱸᱭ ᱤᱫᱤ ᱠᱟᱜᱼᱟᱭ ᱫᱚᱠᱟᱱ ᱵᱟᱭ ᱧᱟᱢ ᱟᱠᱟᱫ ᱠᱷᱟᱱ ᱩᱱᱤ ᱫᱚ ᱵᱟᱠᱚ ᱫᱩᱲᱩᱵ ᱦᱚᱪᱚᱭᱟ ᱚᱱᱠᱟᱱᱟᱜ ᱵᱮᱯᱟᱨ ᱫᱚ ᱵᱟᱝ ᱠᱟᱱᱟ ᱚᱸᱰᱮ ᱫᱚ ᱦᱩᱭᱩᱜ ᱠᱟᱱᱟ ᱧᱮᱞ ᱡᱚᱝ ᱵᱟᱠᱷᱨᱟ ᱟᱨ ᱡᱟᱦᱟᱸᱭ ᱠᱚ ᱠᱤᱨᱤᱧ ᱞᱟᱹᱜᱤᱫ ᱯᱮ ᱢᱮᱱ ᱡᱚᱝᱚᱜ ᱠᱟᱱ ᱠᱷᱟᱱ ᱫᱚ ᱟᱯᱮ ᱫᱚ ᱤᱧᱟᱹᱜ ᱱᱚᱣᱟ ᱵᱷᱤᱰᱤᱭᱳ ᱨᱮ ᱧᱮᱞ ᱠᱟᱛᱮ ᱱᱚᱰᱮ ᱫᱚ ᱟᱹᱰᱤ ᱥᱚᱨᱴ ᱛᱤᱧ ᱫᱮᱠᱷᱟᱣ ᱠᱟᱜ ᱠᱟᱱᱟ ᱵᱟᱝᱠᱷᱟᱱ ᱱᱚᱣᱟ ᱵᱷᱤᱰᱤᱭᱳ ᱢᱤᱫ ᱜᱷᱚᱱᱴᱟ ᱪᱮᱛᱟᱱ ᱡᱩᱫᱤ ᱚᱱᱠᱟ ᱵᱮᱥ ᱛᱮ ᱯᱨᱚᱛᱮᱠᱴᱟ ᱨᱤᱵᱷᱤᱭᱩᱧ ᱮᱢ ᱠᱮᱭᱟ ᱛᱟᱦᱞᱮ ᱢᱤᱫ ᱜᱷᱚᱱᱴᱟ ᱪᱮᱛᱟᱱ ᱦᱩᱭ ᱠᱚᱜ ᱛᱟᱵᱚᱱᱟ ᱛᱚᱵᱮ ᱧᱮᱞ ᱯᱮ ᱱᱚᱜᱼᱚ ᱱᱚᱣᱟ ᱟᱵᱟᱨ ᱚᱱᱟ ᱡᱟᱭᱜᱟ ᱠᱚᱨᱮ ᱜᱮ ᱟᱵᱟᱨ ᱵᱚᱱ ᱦᱮᱡ ᱮᱱᱟ ᱡᱟᱦᱟᱸ ᱨᱮᱫᱚ ᱛᱟᱞᱮᱨ ᱥᱟᱠᱟᱢ ᱨᱮᱱᱟᱜ ᱡᱤᱱᱤᱥ ᱠᱚ ᱵᱮᱱᱟᱣ ᱟᱠᱟᱫᱼᱟ ᱢᱟᱫᱩᱨ ᱠᱚᱠᱚ ᱵᱮᱱᱟᱣ ᱟᱠᱟᱫᱼᱟ ᱟᱨ ᱱᱚᱣᱟ ᱠᱚ ᱧᱮᱞᱛᱮ ᱟᱯᱮᱭᱟᱜ ᱢᱚᱱᱮ ᱡᱤᱣᱤ ᱱᱤᱥᱪᱚᱭ ᱨᱤᱡᱷᱟᱹᱜ ᱠᱟᱱᱟ ᱦᱤᱡᱩᱜ ᱛᱟᱵᱚᱱ ᱯᱮ ᱯᱚᱥᱪᱤᱢ ᱢᱮᱫᱽᱱᱤᱯᱩᱨ ᱡᱮᱞᱟ ᱨᱮᱱᱟᱜ ᱥᱚᱨᱠᱟᱨᱤᱭᱟᱜ ᱢᱮᱞᱟ ᱛᱨᱮᱥᱟᱨ ᱥᱮᱨᱢᱟ ᱥᱨᱤᱥᱴᱤ ᱥᱨᱤ ᱢᱮᱞᱟ ᱵᱤᱫᱽᱫᱟᱥᱟᱜᱚᱨ ᱦᱚᱞ ᱨᱮ ᱟᱯᱮ ᱥᱟᱱᱟᱢ ᱠᱚ ᱤᱧᱟᱹᱜ ᱵᱷᱤᱰᱤᱭᱳ ᱡᱩᱫᱤ ᱯᱮ ᱠᱩᱥᱤᱭᱟᱜ ᱠᱟᱱ ᱠᱷᱟᱱ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱱᱚᱝᱠᱟᱱᱟᱜ ᱱᱟᱣᱟ ᱵᱷᱤᱰᱤᱭᱳ ᱧᱟᱢ ᱞᱟᱹᱜᱤᱫ ᱤᱧᱟᱹᱜ ᱪᱮᱱᱮᱞ ᱨᱮ ᱛᱟᱦᱮᱱ ᱛᱟᱵᱚᱱ ᱯᱮ ᱡᱚᱦᱟᱨ